ᱟᱫᱚ ᱦᱚᱸᱜᱼᱚᱭ ᱛᱟᱵᱚᱱ ᱥᱤᱯᱤ ᱥᱚᱨᱤ ᱤᱭᱩ ᱯᱤ ᱮᱥ ᱚᱱᱟᱧ ᱫᱚᱦᱚ ᱠᱟᱜ ᱠᱟᱱᱟ ᱡᱟᱦᱟᱸ ᱫᱚ ᱛᱚ ᱮᱸᱰᱮᱠᱷᱟᱱ ᱫᱚ ᱱᱚᱣᱟ ᱫᱚ ᱚᱱᱞᱟᱭᱤᱱ ᱛᱟᱵᱚᱱᱟ ᱚᱱᱟ ᱤᱭᱩ ᱯᱤ ᱮᱥ ᱛᱟᱯᱚᱨᱮ ᱤᱭᱩ ᱯᱤ ᱮᱥ ᱚᱱ ᱠᱟᱛᱮ ᱟᱵᱚ ᱫᱚ ᱪᱮᱫ ᱵᱚ ᱪᱤᱠᱟᱹᱭᱟ ᱱᱚᱣᱟ ᱡᱟᱦᱟᱸ ᱥᱤᱯᱤ ᱢᱮᱱᱟᱜᱼᱟ ᱥᱤᱯᱤ ᱛᱮ ᱟᱯᱮ ᱥᱟᱴᱰᱟᱣᱩᱱ ᱵᱟᱴᱚᱱ ᱢᱮᱱᱟᱜᱼᱟ ᱥᱟᱴᱰᱟᱣᱩᱱ ᱟᱨ ᱨᱤᱥᱴᱟᱨᱴ ᱵᱟᱴᱚᱱ ᱢᱮᱱᱟᱜᱼᱟ ᱱᱚᱣᱟ ᱫᱚ ᱥᱟᱴᱰᱟᱣᱩᱱ ᱠᱚ ᱢᱮᱛᱟᱜᱼᱟ

ᱱᱚᱣᱟ ᱚᱯᱟᱨᱮᱴᱤᱝ ᱥᱤᱥᱴᱮᱢ ᱛᱚ ᱤᱧᱟᱹᱜ ᱯᱟᱥᱣᱟᱨᱰ ᱤᱧ ᱚᱞ ᱮᱢ ᱠᱟᱜ ᱠᱟᱱᱟ ᱱᱚᱭ ᱛᱤᱧ ᱥᱮᱴᱮᱨᱮᱱᱟ ᱱᱚᱣᱟ ᱫᱚ ᱦᱩᱭᱮᱱ ᱛᱟᱵᱚᱱᱟ ᱩᱭᱤᱱᱰᱳᱡᱽ ᱥᱮᱵᱷᱮᱱ ᱨᱮᱭᱟᱜ ᱰᱮᱥᱠᱴᱚᱯ ᱱᱚᱝᱠᱟ ᱱᱚᱣᱟ ᱩᱭᱤᱱᱰᱳᱡᱽ ᱥᱮᱵᱷᱮᱱ ᱨᱮᱭᱟᱜ ᱰᱮᱥᱠᱴᱚᱯ ᱱᱚᱝᱠᱟ ᱧᱮᱞᱚᱜᱼᱟ ᱛᱟᱯᱚᱨᱮ

ᱛᱟᱯᱚᱨᱮ ᱟᱯᱮ ᱡᱟᱛᱮ ᱯᱮ ᱧᱮᱞᱮᱜᱼᱟ ᱱᱚᱣᱟ ᱫᱚ ᱠᱟᱹᱴᱤᱡ ᱢᱤᱴᱤᱡ ᱠᱚᱢᱯᱤᱭᱩᱴᱟᱨ ᱨᱤᱥᱟᱭᱠᱮᱞ ᱵᱤᱱ ᱡᱚᱭᱮᱱ ᱢᱟᱭ ᱯᱮ ᱜᱨᱩᱯ ᱱᱤᱛᱚᱜ ᱡᱟᱛᱮ ᱯᱮ ᱧᱮᱞᱮᱜᱼᱟ ᱱᱚᱣᱟ ᱫᱚ ᱟᱭᱠᱚᱱ ᱠᱟᱱᱟ ᱱᱚᱣᱟ ᱫᱚᱠᱚ ᱱᱚᱣᱟ ᱫᱚᱠᱚ ᱟᱭᱠᱚᱱ ᱠᱚ ᱢᱮᱛᱟᱜᱼᱟ ᱱᱚᱣᱟ ᱫᱚ ᱮᱱᱠᱷᱟᱱ ᱫᱚ ᱱᱚᱣᱟ ᱟᱭᱠᱚᱱ ᱨᱮ ᱡᱩᱫᱤ ᱦᱚᱸ ᱞᱮᱠᱷᱟᱱ ᱫᱚ ᱡᱟᱦᱟᱱᱟᱜ ᱜᱮ ᱟᱯᱮ ᱮᱯᱞᱤᱠᱮᱥᱚᱱ ᱞᱮᱠᱷᱟᱱ ᱯᱨᱳᱜᱨᱟᱢ ᱥᱴᱟᱨᱴᱚᱜ ᱛᱟᱯᱮᱭᱟ

ᱛᱟᱯᱚᱨ ᱮᱥᱮᱥᱚᱨᱤᱡᱽ ᱵᱟᱹᱧ ᱫᱮᱠᱷᱟᱣ ᱠᱷᱟᱱ ᱫᱚ ᱮᱥᱮᱥᱚᱨᱤ ᱢᱟ ᱡᱟᱛᱮ ᱠᱚᱢᱯᱤᱭᱩᱴᱟᱨ ᱢᱟᱲᱟᱝ ᱠᱷᱚᱱᱟᱜ ᱜᱮ ᱡᱟᱦᱟᱸ ᱤᱱᱥᱴᱚᱞ ᱢᱮᱱᱟᱜᱼᱟ ᱡᱟᱛᱮ ᱠᱟᱞ ᱯᱮᱱᱴ ᱢᱮᱱᱟᱜ ᱛᱟᱵᱚᱱᱟ ᱱᱳᱴ ᱯᱮᱰ ᱢᱮᱱᱟᱜᱼᱟ ᱛᱟᱯᱚᱨᱮ ᱠᱟᱞᱠᱩᱞᱮᱴᱚᱨ ᱡᱚᱛᱚ ᱡᱤᱱᱤᱥ ᱢᱮᱱᱟᱜᱼᱟ ᱡᱚᱛᱚ ᱯᱮ ᱱᱚᱰᱮ ᱠᱷᱚᱱᱟᱜ ᱯᱮ ᱚᱰᱚᱠ ᱫᱟᱲᱮᱭᱟᱜᱼᱟ ᱚᱱᱠᱟ ᱛᱮᱜᱮ ᱟᱯᱮ ᱡᱟᱦᱟᱸ ᱡᱩᱫᱤ ᱯᱮ ᱢᱤᱭᱩᱡᱤᱠ ᱯᱮ ᱤᱭᱟᱹ ᱛᱮᱱᱟᱜ ᱯᱮ ᱢᱤᱭᱩᱡᱤᱠ ᱜᱮᱢᱥ ᱰᱚᱠᱩᱢᱮᱱᱴ ᱡᱚᱛᱚ ᱢᱮᱱᱟᱜᱼᱟ ᱡᱚᱛᱚ ᱱᱚᱰᱮ ᱠᱷᱚᱱᱟᱜ ᱯᱮ ᱮᱠᱥᱮᱥ ᱫᱟᱲᱮᱭᱟᱜᱼᱟ ᱟᱨ ᱡᱩᱫᱤ ᱯᱮ ᱥᱤᱥᱴᱮᱢ ᱴᱨᱮ ᱯᱮ ᱧᱮᱞ ᱠᱷᱟᱱ ᱫᱚ

ᱮᱱᱠᱷᱟᱱ ᱫᱚ ᱱᱚᱣᱟ ᱰᱤᱥᱠ ᱨᱮ ᱡᱚᱛᱚ ᱟᱯᱮᱭᱟᱜ ᱯᱷᱟᱭᱤᱞ ᱢᱮᱱᱟᱜᱼᱟ ᱯᱷᱳᱞᱰᱟᱨ ᱢᱮᱱᱟᱜᱼᱟ ᱡᱚᱛᱚ ᱯᱮ ᱥᱮᱵᱷ ᱫᱟᱲᱮᱭᱟᱜᱼᱟ ᱱᱚᱣᱟ ᱫᱚ ᱥᱤᱰᱤ ᱰᱨᱟᱭᱤᱵᱷ ᱡᱟᱦᱟᱱᱟᱜ ᱜᱮ ᱡᱩᱫᱤ ᱥᱤᱰᱤ ᱟᱨ ᱠᱷᱟᱱ ᱡᱮ ᱰᱤᱵᱤᱰᱤ ᱠᱷᱟᱱ ᱫᱚ ᱱᱚᱣᱟ ᱯᱮ ᱥᱟᱢᱟᱣ ᱫᱟᱲᱮᱭᱟᱜᱼᱟ ᱱᱚᱣᱟ ᱫᱚ ᱵᱷᱤᱰᱤᱭᱳ ᱯᱷᱳᱞᱰᱟᱨ ᱠᱟᱱᱟ ᱮᱱᱠᱷᱟᱱ ᱡᱚᱛᱚ ᱵᱷᱤᱰᱤᱭᱳ ᱢᱮᱱᱟᱜᱼᱟ